ᱥᱟᱱᱟᱢ ᱠᱚᱜᱮ ᱡᱚᱦᱟᱨ ᱥᱴᱩᱰᱤᱭᱳ ᱧᱩᱛᱩᱢ ᱛᱟᱹᱞᱤᱧ ᱟᱨ ᱮᱥ ᱦᱳᱢ ᱚᱰᱤᱭᱳ ᱟᱹᱛᱩ ᱫᱚ ᱱᱟᱦᱟᱜ ᱫᱩᱵᱽᱞᱟ ᱵᱮᱲᱟ ᱨᱮ ᱢᱮᱱᱟᱜ ᱟᱠᱟᱫᱟ ᱦᱳᱭ ᱨᱚᱜᱷᱩᱱᱟᱛᱷ ᱥᱟᱭᱟ ᱠᱟᱱᱟᱞᱤᱧ
ᱛᱚ ᱛᱮᱦᱮᱧ ᱫᱚ ᱩᱲᱤᱥᱥᱟ ᱵᱚᱱ ᱦᱮᱡ ᱟᱠᱟᱱᱟ ᱟᱫᱚ ᱱᱚᱣᱟ ᱡᱟᱭᱜᱟ ᱨᱮ ᱚᱰᱤᱭᱳ ᱨᱮᱠᱚᱨᱰᱤᱝ ᱞᱟᱹᱜᱤᱫ ᱛᱮᱵᱚᱱ ᱦᱮᱡ ᱮᱱᱟ ᱟᱫᱚ ᱟᱵᱚ ᱥᱟᱢᱟᱝ ᱨᱮ ᱡᱟᱦᱟᱸ ᱜᱚᱢᱠᱮ ᱠᱚ ᱢᱮᱱᱟᱜ ᱠᱟᱱᱟ ᱟᱫᱚ ᱪᱮᱦᱨᱟ ᱠᱚ ᱧᱮᱞ ᱠᱟᱛᱮ ᱯᱟᱞᱮ ᱠᱷᱟᱱ ᱵᱚᱱ ᱵᱩᱡᱷᱟᱹᱣᱮᱫ ᱜᱮᱭᱟ ᱟᱫᱚ ᱠᱩᱞᱤ ᱠᱤᱱᱟ ᱵᱚᱱ ᱩᱱᱠᱤᱱ ᱜᱮ ᱛᱮᱦᱮᱧ ᱫᱤᱥᱚᱢ ᱨᱮᱢᱟ ᱟᱭᱢᱟ ᱜᱟᱱ ᱟᱭᱢᱟ ᱨᱚᱠᱚᱢ ᱦᱩᱭᱩᱜ ᱠᱟᱱᱟ ᱟᱫᱚ ᱱᱩᱠᱤᱱ ᱟᱵᱚ ᱥᱟᱶᱛᱮ ᱡᱟᱦᱟᱸᱭ ᱵᱞᱚᱜᱟᱨᱮ ᱧᱮᱞᱚᱜ ᱠᱟᱱᱟᱭ ᱟᱫᱚ ᱥᱤᱝᱜᱩ ᱟᱫᱚ ᱩᱱᱤᱜᱮ ᱛᱮᱦᱮᱧ ᱵᱚᱱ ᱠᱩᱞᱤᱭᱮᱭᱟ ᱛᱤᱱᱟᱹᱜ ᱜᱟᱱᱮ ᱥᱮᱬᱟ ᱟᱠᱟᱫᱼᱟ ᱵᱞᱚᱜᱽ ᱚᱱᱟ ᱥᱟᱶ ᱥᱟᱶᱛᱮ ᱫᱤᱥᱚᱢ ᱦᱚᱲ ᱠᱚ ᱪᱮᱫ ᱥᱟᱸᱫᱮᱥ ᱮᱢ ᱥᱟᱱᱟᱭᱮᱫ ᱠᱚᱣᱟ ᱵᱞᱚᱜᱽ ᱵᱩᱡᱷᱟᱹᱣ ᱛᱮᱜᱮ ᱞᱟᱭᱤᱵᱷ ᱵᱷᱟᱹᱞᱤ ᱞᱮᱫᱼᱟ ᱵᱤᱱ ᱦᱳᱭ ᱟᱹᱞᱤᱧ ᱢᱟ ᱦᱟᱸᱜ ᱛᱟᱵᱚᱱ ᱱᱚᱜᱼᱚᱭ ᱱᱚᱝᱠᱟ ᱟᱹᱞᱤᱧ ᱦᱚᱸ ᱵᱟᱹᱞᱤᱧ ᱵᱷᱟᱹᱵᱤ ᱞᱮᱫᱼᱟ ᱢᱤᱫ ᱫᱤᱱ ᱵᱞᱚᱜᱟᱨ ᱞᱤᱧ ᱵᱮᱱᱟᱜᱼᱟ ᱢᱮᱱᱛᱮ ᱛᱳ ᱡᱚᱠᱷᱚᱱ ᱵᱷᱤᱰᱭᱳ ᱞᱤᱧ ᱮᱛᱚᱦᱚᱵ ᱠᱮᱫᱼᱟ ᱛᱟᱨᱯᱚᱨᱮ ᱵᱷᱤᱭᱩᱡᱽ ᱠᱚ ᱵᱮᱥ ᱧᱟᱢ ᱮᱱᱟ ᱛᱟᱨᱯᱚᱨᱮ ᱡᱚᱛᱚ ᱠᱚ ᱠᱚᱢᱮᱱᱴ ᱠᱮᱫᱼᱟ ᱟᱵᱚᱨᱮᱱ ᱥᱟᱵᱥᱠᱨᱟᱭᱵᱟᱨ ᱠᱚ ᱡᱮ ᱰᱮᱞᱤ ᱵᱞᱚᱜᱽ ᱵᱮᱱᱟᱣ ᱵᱤᱱ ᱚᱱᱟ ᱠᱷᱟᱹᱛᱤᱨ ᱟᱹᱞᱤᱧ ᱞᱤᱧ ᱪᱷᱩᱴᱟᱹᱣ ᱮᱱᱟ ᱥᱤᱧ ᱧᱤᱫᱟᱹ ᱟᱨ ᱚᱱᱟ ᱦᱤᱥᱟᱹᱵᱽ ᱛᱮ ᱱᱚᱜᱼᱚᱭ ᱱᱟᱦᱟᱜ ᱪᱟᱹᱞᱩ ᱟᱠᱟᱫ ᱜᱮᱭᱟ ᱵᱚᱱ ᱟᱨ ᱛᱤᱱᱟᱹᱜ ᱢᱟᱲᱟᱝ ᱥᱮᱫ ᱵᱚᱱ ᱪᱟᱞᱟᱣ ᱫᱟᱲᱮᱭᱟᱜ ᱠᱟᱱᱟ ᱚᱱᱟ ᱢᱟ ᱱᱟᱦᱟᱜ ᱚᱠᱛᱚ ᱜᱮ ᱞᱟᱹᱭᱟᱭ ᱟᱨ ᱵᱞᱚᱜᱽ ᱵᱤᱥᱚᱭ ᱛᱮᱫᱚ ᱱᱟᱦᱟᱜ ᱱᱤᱱᱟᱹᱜ ᱫᱷᱟᱨᱟ ᱜᱮᱞᱤᱧ ᱞᱟᱹᱭᱮᱫᱼᱟ ᱛᱟᱵᱚ ᱟᱪᱪᱷᱟ ᱠᱤᱪᱷᱩ ᱜᱟᱱ ᱜᱮᱞᱤᱧ ᱠᱩᱞᱤ ᱵᱮᱱᱟ ᱢᱟᱱᱮ ᱫᱩᱱᱤᱭᱟᱹ ᱨᱮ ᱟᱭᱢᱟ ᱜᱟᱱ ᱡᱮᱢᱚᱱ ᱟᱹᱵᱤᱱ ᱞᱮᱠᱟᱱ ᱥᱮ ᱟᱹᱞᱤᱧ ᱞᱮᱠᱟᱱ ᱦᱚᱲ ᱠᱚ ᱵᱮ ᱨᱳᱡᱽᱜᱟᱨ ᱢᱮᱱᱟᱜ ᱠᱚᱣᱟ ᱩᱱᱠᱩ ᱪᱮᱫ ᱥᱟᱸᱫᱮᱥ ᱵᱮᱱ ᱮᱢᱟ ᱠᱚᱣᱟ ᱡᱮᱢᱚᱱ ᱯᱟᱲᱦᱟᱣ ᱠᱟᱛᱮᱫ ᱚᱞ ᱯᱟᱲᱦᱟᱣ ᱠᱟᱛᱮᱫ ᱡᱮᱢᱚᱱ ᱫᱟᱬᱟ ᱵᱟᱲᱟᱭ ᱠᱟᱱᱟ ᱠᱚ ᱦᱟᱴ ᱯᱟᱛᱟ ᱪᱷᱟᱛᱟ ᱟᱭᱢᱟ ᱜᱟᱱ ᱡᱟᱭᱜᱟ ᱠᱚᱨᱮᱜ ᱵᱮ ᱨᱳᱡᱽᱜᱟᱨ ᱢᱮᱱᱟᱜ ᱠᱚᱣᱟ ᱩᱱᱠᱩ ᱠᱚ ᱪᱮᱫ ᱥᱟᱸᱫᱮᱥ ᱵᱮᱱ ᱮᱢᱟ ᱠᱚᱣᱟ ᱟᱹᱵᱤᱱᱟᱜ ᱥᱮᱫ ᱛᱮ ᱱᱚᱣᱟ ᱟᱹᱞᱤᱧ ᱫᱚᱞᱤᱧ ᱢᱮᱱᱟ ᱚᱞ ᱯᱟᱲᱦᱟᱣ ᱠᱟᱛᱮᱫ ᱦᱚᱸ ᱡᱚᱛᱚ ᱢᱟ ᱪᱟᱹᱠᱨᱤ ᱦᱚᱸ ᱵᱟᱵᱚᱱ ᱧᱟᱢ ᱜᱮᱭᱟ ᱠᱤᱪᱷᱩ ᱜᱟᱱ ᱢᱟᱵᱚᱱ ᱛᱟᱦᱮᱱ ᱜᱮᱭᱟ ᱛᱚ ᱚᱱᱟ ᱪᱟᱹᱠᱨᱤ ᱠᱟᱛᱷᱟ ᱢᱟ ᱧᱩᱛ ᱚᱲᱟᱜ ᱨᱮᱱᱟᱝ ᱠᱟᱛᱷᱟ ᱠᱟᱱᱟ ᱧᱟᱢᱚᱜ ᱵᱟᱭ ᱧᱟᱢᱚᱜ ᱛᱚ ᱢᱤᱫ ᱦᱤᱥᱟᱹᱵ ᱫᱚᱞᱤᱧ ᱢᱮᱱᱟ ᱡᱟᱦᱟᱱᱟᱜ ᱜᱮ ᱪᱟᱹᱠᱨᱤ ᱵᱟᱝ ᱠᱟᱛᱮ ᱨᱮᱦᱚᱸ ᱡᱟᱦᱟᱱᱟᱜ ᱨᱮᱜᱮ ᱡᱩᱫᱤ ᱵᱚᱱ ᱡᱚᱭᱮᱱᱤᱝ ᱞᱮᱠᱷᱟᱱ ᱢᱟᱱᱮ ᱠᱟᱹᱢᱤ ᱟᱵᱚ ᱵᱚᱱ ᱡᱟᱦᱟᱱᱟᱜ ᱛᱮᱜᱮ ᱠᱟᱹᱢᱤ ᱠᱟᱛᱮ ᱵᱚᱱ ᱠᱟᱢᱟᱣᱢᱟ ᱟᱨ ᱡᱚᱛᱚ ᱜᱮ ᱱᱟᱯᱟᱭ ᱨᱮᱵᱚᱱ ᱛᱟᱦᱮᱱ ᱢᱟ ᱯᱚᱨᱤᱵᱟᱨ ᱨᱮ ᱠᱷᱟᱹᱞᱤ ᱤᱱᱟᱹᱜᱮ ᱦᱟᱸᱜ ᱟᱹᱞᱤᱧ ᱯᱟᱦᱴᱟ ᱥᱮᱫ ᱠᱷᱚᱱ ᱫᱚ ᱥᱚᱱᱛᱳᱥ ᱟᱫᱚ ᱟᱵᱚ ᱠᱚ ᱥᱟᱢᱟᱝ ᱨᱮ ᱟᱨ ᱢᱤᱫᱴᱮᱱ ᱥᱩᱥᱤᱞ ᱜᱚᱢᱠᱮ ᱢᱮᱱᱟᱭᱟ ᱦᱟᱸᱜ ᱟᱫᱚ ᱥᱟᱱᱟᱢ ᱠᱚ ᱡᱚᱦᱟᱨ ᱜᱮ ᱟᱨ ᱟᱪᱪᱷᱟ ᱞᱟᱹᱭ ᱠᱮᱭᱟ ᱵᱮᱱ ᱟᱹᱵᱤᱱ ᱱᱚᱣᱟ ᱡᱟᱦᱟᱸ ᱢᱤᱭᱩᱡᱤᱥᱤᱭᱟᱱ ᱨᱮ ᱥᱤᱝᱜᱟᱨ ᱢᱟᱱᱮ ᱪᱮᱫ ᱞᱮᱠᱟ ᱛᱮᱵᱤᱱ ᱦᱮᱡ ᱮᱱᱟ ᱦᱮᱸ ᱮᱠᱪᱩᱞᱞᱤ ᱱᱚᱣᱟ ᱫᱚ ᱟᱹᱰᱤ ᱥᱟᱹᱨᱤ ᱠᱟᱛᱷᱟ ᱵᱮᱱ ᱞᱟᱹᱭ ᱠᱮᱫᱟ ᱡᱮ ᱟᱹᱞᱤᱧ ᱦᱚᱸ ᱤᱪᱪᱷᱟ ᱛᱟᱦᱮᱸ ᱠᱟᱱ ᱜᱮᱭᱟ ᱡᱮ ᱟᱹᱞᱤᱧ ᱫᱚ ᱱᱟᱥᱮᱱᱟᱜ ᱥᱤᱝᱜᱟᱨ ᱞᱤᱧ ᱵᱮᱱᱟᱜᱼᱟ ᱟᱫᱚ ᱯᱞᱟᱴᱯᱷᱨᱚᱢ ᱚᱱᱠᱟ ᱵᱟᱹᱱᱩᱜᱼᱟ ᱚᱠᱚᱭ ᱮᱢᱟᱢᱟ ᱪᱟᱱᱥ ᱛᱳ ᱢᱟᱲᱟᱝ ᱫᱚ ᱱᱚᱝᱠᱟ ᱥᱮᱨᱮᱧ ᱦᱚᱸ ᱟᱹᱰᱤᱜᱟᱱ ᱞᱤᱧ ᱚᱞ ᱞᱮᱫᱼᱟ ᱛᱟᱦᱮᱱ ᱡᱚᱠᱷᱚᱱ ᱚᱱᱠᱟᱜᱮ ᱢᱤᱫᱴᱟᱱ ᱫᱩᱠ ᱵᱩᱡᱷᱟᱹᱜᱼᱟ ᱩᱱᱤᱭᱟᱜ ᱠᱟᱛᱷᱟ ᱞᱤᱧ ᱩᱭᱦᱟᱹᱨᱟ ᱵᱟᱥᱤᱱᱫᱟ ᱡᱚᱠᱷᱚᱱᱮ ᱛᱟᱦᱮᱸ ᱠᱟᱱᱟ ᱛᱚ ᱩᱱᱤ ᱜᱮ ᱟᱹᱞᱤᱧ ᱫᱚ ᱯᱳᱭᱞᱳ ᱪᱟᱱᱥᱮ ᱮᱢᱟᱜ ᱞᱤᱧ ᱛᱟᱦᱮᱱ ᱩᱱᱤᱜᱮ ᱯᱳᱭᱞᱳ ᱫᱟᱣᱮ ᱮᱢᱟᱜ ᱞᱤᱧ ᱛᱟᱦᱮᱱ ᱟᱨ ᱩᱱᱤ ᱤᱫᱤ ᱠᱟᱛᱮᱫ ᱜᱮ ᱛᱮᱦᱮᱧ ᱤᱧ ᱛᱮᱦᱮᱧ ᱞᱤᱨᱤᱥᱤᱥᱴ ᱟᱨ ᱵᱟᱝᱠᱷᱟᱱ ᱥᱤᱝᱜᱟᱨ ᱤᱫᱤ ᱠᱟᱛᱮᱫ ᱠᱚ ᱴᱷᱤᱠᱟᱹ ᱠᱟᱫᱤᱧᱟ ᱟᱨ ᱪᱟᱹᱞᱩ ᱠᱟᱱᱟ ᱱᱤᱛᱚᱜ ᱫᱷᱟᱹᱵᱤᱡ ᱪᱟᱹᱞᱩ ᱠᱟᱱᱟ ᱟᱨ ᱟᱯᱮ ᱠᱚ ᱥᱟᱞᱟᱜ ᱠᱟᱹᱢᱤ ᱵᱟᱲᱟ ᱦᱩᱭᱩᱜ ᱠᱟᱱᱟ ᱛᱮᱦᱮᱧ ᱵᱚᱱ ᱧᱟᱯᱟᱢ ᱮᱱᱟ ᱟᱹᱰᱤ ᱠᱩᱥᱤ ᱵᱩᱡᱷᱟᱹᱣ ᱮᱱᱟ ᱟᱹᱞᱤᱧᱟᱜ ᱠᱩᱠᱞᱤ ᱦᱮᱱᱟᱜᱼᱟ ᱟᱹᱵᱤᱱ ᱴᱷᱮᱱ ᱡᱮ ᱱᱤᱛᱚᱜ ᱢᱟᱱᱮ ᱱᱤᱛᱚᱜ ᱱᱚᱣᱟ ᱡᱩᱣᱟᱹᱱ ᱠᱚ ᱡᱮᱢᱚᱱ ᱧᱮᱞᱚᱜ ᱠᱟᱱᱟ ᱠᱚ ᱡᱮᱢᱚᱱ ᱟᱭᱢᱟ ᱜᱟᱱ ᱤᱭᱟᱹ ᱯᱟᱲᱦᱟᱣ ᱠᱟᱛᱮᱫ ᱦᱚᱸ ᱢᱟᱱᱮ ᱩᱱᱠᱩ ᱡᱮᱢᱚᱱ ᱵᱟᱝ ᱠᱚ ᱞᱟᱦᱟ ᱫᱟᱲᱮᱭᱟᱜ ᱠᱟᱱᱟ ᱪᱮᱫ ᱠᱟᱨᱚᱱ ᱦᱩᱭ ᱫᱟᱲᱮᱭᱟᱜᱼᱟ ᱡᱮ ᱵᱟᱝ ᱠᱚ ᱞᱟᱦᱟ ᱫᱟᱲᱮᱭᱟᱜ ᱠᱟᱱᱟ ᱛᱚ ᱤᱧᱫᱚ ᱱᱤᱭᱟᱹᱜᱤᱧ ᱢᱮᱱᱟ ᱟᱫᱚ ᱡᱟᱦᱟᱸ ᱛᱤᱱᱟᱹᱜ ᱛᱟᱵᱚᱱ ᱡᱚᱵᱽ ᱠᱚᱢᱯᱤᱴᱤᱴᱤᱵᱷ ᱨᱮ ᱢᱮᱱᱟᱜ ᱠᱚᱣᱟ ᱩᱱᱠᱩ ᱫᱚ ᱯᱩᱨᱟᱹ ᱪᱷᱩᱴᱟᱹᱜ ᱢᱟᱜᱮ ᱡᱮ ᱚᱱᱟ ᱢᱮᱱᱛᱮ ᱫᱚ ᱟᱞᱚ ᱯᱟᱹᱦᱩᱲᱚᱜ ᱢᱟ ᱟᱞᱚ ᱦᱟᱨᱟᱥᱢᱮᱱᱴᱚᱜ ᱢᱟ ᱡᱮ ᱤᱧ ᱫᱚ ᱵᱟᱹᱧ ᱪᱟᱹᱠᱨᱤᱭᱟ ᱛᱚ ᱚᱞᱚᱜ ᱯᱟᱲᱦᱟᱣ ᱨᱮᱦᱚᱸ ᱟᱹᱰᱤ ᱫᱷᱮᱭᱟᱱ ᱮᱢ ᱢᱟ ᱟᱨ ᱚᱞᱚᱜ ᱯᱟᱲᱦᱟᱣ ᱜᱮ ᱚᱞᱚᱜ ᱯᱟᱲᱦᱟᱣ ᱠᱟᱛᱮ ᱱᱟᱝ ᱟᱹᱰᱤ ᱜᱟᱱ ᱵᱚᱱ ᱪᱤᱠᱟᱹ ᱫᱟᱲᱮᱭᱟᱜᱼᱟ ᱡᱩᱫᱤ ᱦᱚᱸ ᱡᱟᱦᱟᱸ ᱪᱟᱹᱠᱨᱤ ᱵᱟᱵᱚᱱ ᱧᱟᱢᱮᱫ ᱜᱮᱭᱟ ᱛᱚ ᱡᱟᱦᱟᱱᱟᱜ ᱜᱮ ᱵᱤᱡᱽᱱᱮᱥ ᱵᱤᱡᱽᱱᱮᱥ ᱠᱟᱛᱮ ᱟᱨ ᱵᱟᱝᱠᱷᱟᱱ ᱫᱚ ᱡᱟᱦᱟᱱᱟᱜ ᱠᱟᱹᱢᱤ ᱠᱟᱛᱮ ᱜᱮ ᱟᱭᱳ ᱵᱟᱵᱟ ᱟᱹᱥᱩᱞ ᱠᱚᱢᱟ ᱤᱧᱟᱹᱜ ᱢᱮᱱ ᱨᱮᱭᱟᱜ ᱢᱚᱱᱮ ᱫᱚ ᱚᱱᱟᱜᱮ ᱟᱨ ᱵᱮᱨᱳᱡᱽᱜᱟᱨ ᱟᱞᱚ ᱵᱚᱱ ᱛᱟᱦᱮᱱ ᱢᱟ ᱡᱚᱛᱚ ᱦᱚᱲ ᱵᱚᱱ ᱠᱟᱹᱢᱤ ᱠᱷᱟᱴᱟᱜ ᱢᱟ ᱛᱮᱦᱮᱧ ᱵᱞᱚᱜᱟᱨ ᱵᱟᱠᱷᱟᱱ ᱟᱹᱵᱤᱱ ᱡᱟᱦᱟᱸ ᱢᱤᱫᱴᱟᱝ ᱨᱤᱯᱳᱴᱟᱨ ᱵᱮᱱ ᱦᱩᱭᱩᱜ ᱠᱟᱱᱟ ᱚᱱᱟ ᱛᱮᱦᱚᱸ ᱟᱹᱵᱤᱱ ᱵᱷᱤᱰᱭᱳ ᱵᱮᱱ ᱵᱮᱱᱟᱣᱮᱜᱼᱟ ᱪᱮᱱᱮᱞ ᱵᱮᱱ ᱟᱯᱞᱳᱰᱮᱜᱼᱟ ᱚᱱᱟ ᱨᱮᱦᱚᱸ ᱯᱚᱭᱥᱟ ᱦᱩᱭᱩᱜ ᱠᱟᱱ ᱜᱮᱭᱟ ᱮᱠᱷᱟᱱ ᱤᱭᱩᱴᱩᱵᱽ ᱨᱮ ᱡᱟᱦᱟᱸᱭ ᱵᱞᱚᱜᱟᱨ ᱠᱚ ᱵᱮᱱᱟᱜ ᱢᱟ ᱯᱷᱩᱴᱵᱚᱞ ᱯᱞᱮᱭᱟᱨ ᱠᱚ ᱵᱮᱱᱟᱜ ᱢᱟ ᱛᱚ ᱰᱮᱱᱥᱟᱨ ᱠᱚ ᱵᱮᱱᱟᱜ ᱢᱟ ᱛᱚ ᱟᱹᱰᱤᱜᱟᱱ ᱟᱭᱢᱟ ᱞᱮᱠᱟᱱᱟᱜ ᱢᱮᱱᱟᱜᱼᱟ ᱦᱮᱸ ᱪᱮ ᱛᱮᱦᱮᱧ ᱢᱤᱫ ᱦᱚᱲ ᱡᱟᱦᱟᱸᱭ ᱠᱟᱹᱢᱤ ᱫᱟᱲᱮᱭᱟᱜ ᱟᱭ ᱛᱮᱦᱮᱧ ᱴᱨᱟᱠᱴᱚᱨ ᱪᱟᱹᱞᱩ ᱫᱟᱲᱮᱭᱟᱜ ᱟᱭ ᱚᱠᱟᱨᱮ ᱜᱟᱹᱲᱤ ᱨᱮ ᱠᱟᱹᱢᱤ ᱫᱟᱲᱮᱭᱟᱜ ᱟᱭ ᱦᱮᱸ ᱥᱮ ᱵᱟᱝᱟ ᱵᱚᱦᱩᱛ ᱠᱤᱪᱷᱩ ᱛᱚ ᱟᱹᱞᱤᱧᱟᱜ ᱢᱮᱱ ᱫᱚ ᱡᱚᱛᱚ ᱦᱚᱲ ᱠᱟᱹᱢᱤ ᱢᱟ ᱟᱨ ᱞᱟᱡ ᱟᱹᱥᱩᱞ ᱢᱟ ᱛᱟᱵᱚᱱ ᱥᱟᱶᱛᱮ ᱚᱲᱟᱜ ᱦᱚᱲ ᱟᱹᱥᱩᱞ ᱠᱚᱢᱟ

ᱚᱱᱠᱟ ᱫᱚ ᱤᱭᱩᱴᱩᱵᱽ ᱠᱚᱨᱮ ᱢᱮᱱᱟᱜ ᱜᱮᱭᱟ ᱯᱟᱞᱮᱱ ᱛᱟᱹᱞᱤᱧ ᱱᱚᱢᱵᱚᱨ ᱠᱚᱠᱚ ᱰᱟᱞᱟᱣ ᱠᱟᱜ ᱜᱮᱭᱟ